ᱮᱡᱩᱠᱮᱥᱚᱱ ᱚᱯᱷ ᱥᱟᱱᱛᱟᱞᱤ ᱤᱭᱩᱴᱩᱵᱽ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧᱟᱜ ᱵᱷᱤᱰᱤᱭᱳ ᱫᱚ ᱱᱚᱣᱟ ᱞᱟᱛᱟᱨ ᱪᱟᱱᱮᱥ ᱨᱮ ᱚᱠᱟᱭ ᱠᱩᱠᱞᱤ ᱟᱨ ᱞᱟᱹᱱᱟᱹᱭ ᱠᱚ ᱢᱮᱱᱟᱜ ᱛᱟᱵᱚᱱᱟ ᱚᱱᱟᱜᱮ ᱱᱚᱣᱟ ᱵᱷᱤᱰᱤᱭᱳ ᱨᱮᱫᱚ ᱵᱚᱱ ᱧᱮᱞᱟ ᱪᱚᱞᱚ ᱛᱚᱵᱮ ᱵᱷᱤᱰᱤᱭᱳ ᱵᱚᱱ ᱮᱛᱚᱦᱚᱵ ᱞᱮᱜᱮ ᱞᱟᱛᱟᱨ ᱪᱟᱱᱟᱪ ᱨᱮᱱᱟᱜ ᱠᱩᱠᱞᱤ ᱟᱨ ᱞᱟᱹᱱᱟᱹᱭ ᱢᱤᱫ ᱨᱮᱱᱟᱜ ᱠᱩᱠᱞᱤ ᱪᱤᱞᱤ ᱫᱚ ᱵᱟᱭ ᱵᱚᱛᱚᱨᱚᱜᱼᱟ ᱚᱨᱮ ᱢᱮᱱᱟᱜᱼᱟ ᱥᱮᱛᱟ ᱟ ᱨᱮ ᱢᱮᱱᱟᱜᱼᱟ ᱪᱩᱴᱩ ᱤ ᱨᱮ ᱢᱮᱱᱟᱜᱼᱟ ᱯᱩᱥᱤ ᱱᱚᱣᱟ ᱨᱮᱱᱟᱜ ᱞᱟᱹᱱᱟᱹᱭ ᱫᱚ ᱟ ᱨᱮ ᱢᱮᱱᱟᱜ ᱪᱩᱴᱩ ᱫᱚᱥᱟᱨ ᱨᱮᱱᱟᱜ ᱠᱩᱠᱞᱤ ᱚᱠᱟ ᱱᱟᱝ ᱨᱮ ᱫᱤᱥᱚᱢ ᱫᱚ ᱧᱩᱛᱟᱹᱛ ᱛᱟᱦᱮᱸ ᱞᱮᱱᱟ ᱚᱠᱟ ᱱᱟᱝ ᱨᱮ ᱫᱤᱥᱚᱢ ᱫᱚ ᱧᱩᱛᱟᱹᱛ ᱛᱟᱦᱮᱸ ᱞᱮᱱᱟ᱾ ᱚ ᱨᱮ ᱢᱮᱱᱟᱜᱼᱟ ᱧᱩᱦᱩᱢ ᱱᱟᱝ ᱨᱮ, ᱟ ᱨᱮ ᱢᱮᱱᱟᱜᱼᱟ ᱥᱤᱸᱜᱤ ᱱᱟᱝ ᱨᱮ, ᱤ ᱨᱮ ᱢᱮᱱᱟᱜᱼᱟ ᱚᱛᱮ ᱱᱟᱝ ᱨᱮ᱾ ᱱᱚᱣᱟ ᱨᱮᱱᱟᱜ ᱞᱟᱹᱱᱟᱹᱭ ᱫᱚ ᱚ ᱨᱮ ᱢᱮᱱᱟᱜ ᱧᱩᱦᱩᱢ ᱱᱟᱝ ᱨᱮ᱾ ᱯᱮ ᱨᱮ ᱢᱮᱱᱟᱜ ᱠᱩᱠᱞᱤ ᱚᱠᱚᱭ ᱫᱚ ᱟᱹᱰᱤ ᱠᱤᱱ ᱨᱮᱨᱟᱲᱟ ᱚᱠᱚᱭ ᱫᱚ ᱟᱹᱰᱤ ᱠᱤᱱ ᱨᱮᱨᱟᱲᱟ ᱚ ᱨᱮ ᱢᱮᱱᱟᱜᱼᱟ ᱪᱮᱬᱮ ᱠᱤᱱ ᱟ ᱨᱮ ᱢᱮᱱᱟᱜᱼᱟ ᱥᱮᱛᱟ ᱠᱤᱱ ᱟᱨ ᱤ ᱨᱮ ᱢᱮᱱᱟᱜᱼᱟ ᱵᱷᱮᱲᱟ ᱠᱤᱱ ᱱᱚᱣᱟ ᱨᱮᱱᱟᱜ ᱞᱟᱹᱱᱟᱹᱭ ᱫᱚ ᱤ ᱨᱮ ᱢᱮᱱᱟᱜ ᱵᱷᱮᱲᱟ ᱠᱤᱱ ᱯᱩᱱ ᱨᱮ ᱢᱮᱱᱟᱜ ᱠᱩᱠᱞᱤ ᱚᱠᱚᱭ ᱚᱠᱚᱭ ᱪᱟᱸᱫᱚ ᱠᱤᱱ ᱨᱮ ᱚᱠᱚᱭ ᱚᱠᱚᱭ ᱪᱟᱸᱫᱚ ᱠᱤᱱ ᱨᱮᱯᱮᱡ ᱵᱟᱲᱟᱜᱼᱟ ᱚᱠᱚᱭ ᱚᱠᱚᱭ ᱪᱟᱸᱫᱚ ᱠᱤᱱ ᱨᱮᱯᱮᱡ ᱵᱟᱲᱟᱜᱼᱟ ᱚ ᱨᱮ ᱢᱮᱱᱟᱜᱼᱟ ᱵᱷᱟᱫᱚᱨ ᱟᱨ ᱫᱟᱸᱥᱟᱭ ᱟᱜ ᱨᱮ ᱢᱮᱱᱟᱜᱼᱟ ᱥᱚᱦᱚᱨᱟᱭ ᱟᱨ ᱟᱜᱷᱟᱬ ᱟᱨ ᱤ ᱨᱮ ᱢᱮᱱᱟᱜᱼᱟ ᱯᱩᱥ ᱟᱨ ᱢᱟᱜᱽ ᱟᱫᱚ ᱱᱚᱣᱟ ᱨᱮᱱᱟᱜ ᱞᱟᱹᱱᱟᱹᱭ ᱫᱚ ᱤ ᱨᱮ ᱢᱮᱱᱟᱜ ᱯᱩᱥ ᱟᱨ ᱢᱟᱜᱽ ᱢᱚᱬᱮ ᱨᱮ ᱠᱩᱠᱞᱤ ᱛᱩᱭᱩᱣᱟᱜ ᱪᱮᱫ ᱠᱟᱛᱷᱟ ᱛᱮ ᱵᱷᱮᱲᱟ ᱫᱚ ᱠᱩᱸᱭ ᱨᱮ ᱫᱚᱱ ᱟᱬᱜᱚ ᱞᱮᱱᱟ? ᱛᱩᱭᱩᱣᱟᱜ ᱪᱮᱫ ᱠᱟᱛᱷᱟ ᱛᱮ ᱵᱷᱮᱲᱟ ᱫᱚ ᱠᱩᱸᱭ ᱨᱮ ᱫᱚᱱ ᱟᱬᱜᱚ ᱞᱮᱱᱟ? ᱚ ᱨᱮ ᱢᱮᱱᱟᱜᱼᱟ ᱮᱲᱮ ᱠᱟᱛᱷᱟ ᱛᱮ, ᱟ ᱨᱮ ᱢᱮᱱᱟᱜᱼᱟ ᱯᱷᱟᱥᱮᱨᱟ ᱠᱟᱛᱷᱟ ᱛᱮ ᱟᱨ ᱤ ᱨᱮ ᱢᱮᱱᱟᱜᱼᱟ ᱥᱤᱵᱤᱞ ᱠᱟᱛᱷᱟ ᱛᱮ᱾ ᱱᱚᱣᱟ ᱨᱮᱱᱟᱜ ᱞᱟᱹᱱᱟᱹᱭ ᱫᱚ ᱟ ᱨᱮ ᱢᱮᱱᱟᱜ ᱯᱷᱟᱥᱮᱭᱟᱨᱟ ᱠᱟᱛᱷᱟ ᱛᱮ ᱛᱩᱨᱩᱭ ᱨᱮᱱᱟᱜ ᱠᱩᱠᱞᱤ ᱚᱠᱟ ᱚᱠᱟ ᱪᱟᱸᱫᱚ ᱨᱮ ᱦᱟᱣᱮᱫ ᱨᱤᱛᱩ ᱫᱚ ᱦᱩᱭᱩᱜᱼᱟ ᱚᱠᱟ ᱚᱠᱟ ᱪᱟᱸᱫᱚ ᱨᱮ ᱦᱟᱣᱮᱫ ᱨᱤᱛᱩ ᱫᱚ ᱦᱩᱭᱩᱜᱼᱟ ᱱᱚᱣᱟ ᱨᱮᱱᱟᱜ ᱚ ᱨᱮ ᱢᱮᱱᱟᱜ ᱵᱷᱟᱫᱚᱨ ᱟᱨ ᱫᱟᱸᱥᱟᱭ ᱟ ᱨᱮ ᱢᱮᱱᱟᱜ ᱯᱷᱟᱹᱜᱩᱱ ᱟᱨ ᱪᱟᱹᱛ ᱤ ᱨᱮ ᱢᱮᱱᱟᱜ ᱥᱚᱦᱨᱟᱭ ᱟᱨ ᱟᱜᱷᱟᱬ ᱪᱟᱸᱫᱚ ᱨᱮ ᱟᱫᱚ ᱱᱚᱣᱟ ᱨᱮᱱᱟᱜ ᱞᱟᱹᱱᱟᱹᱭ ᱫᱚ ᱤ ᱨᱮ ᱢᱮᱱᱟᱜ ᱥᱚᱦᱨᱟᱭ ᱟᱨ ᱟᱜᱷᱟᱬ ᱪᱟᱸᱫᱚ ᱨᱮ ᱚᱱᱠᱟᱜᱮ ᱮᱭᱟᱭ ᱨᱮᱱᱟᱜ ᱠᱩᱠᱞᱤ ᱚᱠᱚᱭ ᱵᱷᱤᱲᱤ ᱫᱚᱭ ᱜᱩᱯᱤᱭᱟ ᱚᱠᱚᱭ ᱵᱷᱤᱲᱤ ᱫᱚᱭ ᱜᱩᱯᱤᱭᱟ ᱚᱱᱠᱟᱜᱮ ᱚ ᱨᱮ ᱢᱮᱱᱟᱜᱼᱟ ᱠᱩᱱᱩ ᱟ ᱨᱮ ᱢᱮᱱᱟᱜᱼᱟ ᱨᱟᱹᱛᱩ ᱟᱨ ᱤ ᱨᱮ ᱢᱮᱱᱟᱜᱼᱟ ᱟᱹᱱᱛᱩ ᱱᱚᱣᱟ ᱨᱮᱱᱟᱜ ᱞᱟᱹᱱᱟᱹᱭ ᱫᱚ ᱤ ᱨᱮ ᱢᱮᱱᱟᱜ ᱟᱹᱱᱛᱩ ᱤᱨᱟᱹᱞ ᱨᱮᱱᱟᱜ ᱠᱩᱠᱞᱤ ᱤᱨᱟᱹᱞ ᱨᱮ ᱠᱩᱠᱞᱤ ᱢᱮᱱᱟᱜᱼᱟ ᱪᱮᱫ ᱫᱚ ᱫᱤᱲᱦᱟᱹ ᱪᱮᱛᱟᱱ ᱨᱮ ᱢᱮᱱᱟᱜᱼᱟ ᱪᱮᱫ ᱫᱚ ᱫᱤᱲᱦᱟᱹ ᱪᱮᱛᱟᱱ ᱨᱮ ᱢᱮᱱᱟᱜᱼᱟ ᱱᱚᱣᱟ ᱨᱮ ᱚ ᱨᱮ ᱢᱮᱱᱟᱜᱼᱟ ᱜᱟᱰᱟ ᱟ ᱨᱮ ᱢᱮᱱᱟᱜᱼᱟ ᱵᱤᱨ ᱤ ᱨᱮ ᱢᱮᱱᱟᱜᱼᱟ ᱟᱹᱛᱩ ᱟᱫᱚ ᱱᱚᱣᱟ ᱨᱮᱱᱟᱜ ᱞᱟᱹᱱᱟᱹᱭ ᱫᱚ ᱤ ᱨᱮ ᱢᱮᱱᱟᱜᱼᱟ ᱟᱹᱛᱩ ᱚᱱᱠᱟᱜᱮ ᱟᱨᱮ ᱨᱮᱱᱟᱜ ᱠᱩᱠᱞᱤ ᱚᱠᱟᱨᱮᱱ ᱚᱠᱟᱨᱮᱱ ᱠᱚᱭᱞᱟᱱ ᱜᱩᱨᱩ ᱫᱚᱭ ᱛᱟᱦᱮᱸ ᱠᱟᱱᱟ? ᱚᱠᱟᱨᱮᱱ ᱠᱚᱭᱞᱟᱱ ᱜᱩᱨᱩ ᱫᱚᱭ ᱛᱟᱦᱮᱸ ᱠᱟᱱᱟ? ᱚᱯᱥᱚᱱ ᱨᱮ ᱮ ᱚ ᱢᱮᱱᱟᱜᱼᱟ ᱥᱟᱱᱛᱟᱲ ᱯᱟᱨᱜᱟᱱᱟ ᱨᱮᱱ, ᱟ ᱨᱮ ᱢᱮᱱᱟᱜᱼᱟ ᱵᱤᱦᱟᱨ ᱯᱚᱱᱚᱛ ᱨᱮᱱ, ᱤ ᱨᱮ ᱢᱮᱱᱟᱜᱼᱟ ᱳᱰᱤᱥᱟ ᱯᱚᱱᱚᱛ ᱨᱮᱱ᱾ ᱟᱫᱚ ᱱᱚᱣᱟ ᱨᱮᱱᱟᱜ ᱞᱟᱹᱱᱟᱹᱭ ᱫᱚ ᱚ ᱨᱮ ᱢᱮᱱᱟᱜ ᱥᱟᱱᱛᱟᱲ ᱯᱟᱨᱜᱟᱱᱟ ᱨᱮᱱ ᱨᱮ ᱜᱮᱞ ᱨᱮ ᱠᱩᱠᱞᱤ ᱢᱮᱱᱟᱜ ᱪᱮᱫ ᱪᱮᱫ ᱠᱚ ᱵᱩᱫᱽᱫᱷᱤ ᱫᱟᱲᱮᱛᱮ ᱵᱟᱰᱟᱭ ᱧᱟᱢᱚᱜᱼᱟ ᱪᱮᱫ ᱪᱮᱫ ᱠᱚ ᱵᱩᱫᱽᱫᱷᱤ ᱫᱟᱲᱮᱛᱮ ᱵᱟᱰᱟᱭ ᱧᱟᱢᱚᱜᱼᱟ ᱚ ᱨᱮ ᱢᱮᱱᱟᱜᱼᱟ ᱵᱩᱜᱤ ᱟᱨ ᱵᱟᱹᱲᱤᱡ ᱚᱱᱠᱟ ᱟ ᱨᱮ ᱢᱮᱱᱟᱜᱼᱟ ᱟᱹᱠᱤᱞ ᱟᱨ ᱜᱮᱭᱟᱱ ᱟᱨ ᱤ ᱨᱮ ᱢᱮᱱᱟᱜᱼᱟ ᱫᱤᱥ ᱟᱨ ᱦᱩᱫᱤᱥ ᱟᱫᱚ ᱱᱚᱣᱟ ᱨᱮᱱᱟᱜ ᱞᱟᱹᱱᱟᱹᱭ ᱫᱚ ᱵᱩᱜᱤ ᱟᱨ ᱵᱟᱹᱲᱤᱡ ᱚ ᱨᱮ ᱢᱮᱱᱟᱜ ᱵᱩᱜᱤ ᱟᱨ ᱵᱟᱹᱲᱤᱡ ᱵᱩᱫᱷᱤ ᱫᱟᱲᱮ ᱛᱮᱵᱚᱱ ᱵᱟᱰᱟᱭ ᱧᱟᱢᱟ ᱛᱚᱵᱮ ᱛᱮᱦᱮᱧᱟᱜ ᱵᱷᱤᱰᱤᱭᱳ ᱫᱚ ᱱᱤᱱᱟᱹᱝ ᱜᱮ ᱱᱚᱣᱟ ᱵᱷᱤᱰᱤᱭᱳ ᱚᱠᱟ ᱞᱮᱠᱟ ᱵᱚᱱ ᱵᱩᱡᱷᱟᱹᱣ ᱠᱮᱜᱼᱟ ᱠᱚᱢᱮᱱᱴᱥ ᱛᱟᱵᱚᱱ ᱯᱮ ᱟᱨ ᱚᱠᱚᱭ ᱠᱚ ᱪᱮᱱᱮᱞ ᱵᱟᱵᱚᱱ ᱥᱟᱵᱥᱠᱨᱟᱭᱤᱵ ᱠᱟᱜᱼᱟ ᱥᱟᱵᱥᱠᱨᱟᱭᱤᱵ ᱛᱟᱵᱚᱱ ᱯᱮ ᱞᱟᱭᱤᱠ ᱟᱨ ᱥᱮᱭᱟᱨ ᱫᱚ ᱟᱞᱚ ᱵᱚᱱ ᱦᱤᱲᱤᱧ ᱢᱟ᱾ ᱥᱟᱱᱟᱢ ᱠᱚᱜᱮ ᱞᱟᱥᱟᱬᱦᱮᱫ ᱡᱚᱦᱟᱨ᱾